ᱡᱚᱦᱟᱨ ᱜᱮ ᱥᱟᱱᱟᱢ ᱠᱚ ᱛᱮᱦᱮᱧᱟᱜ ᱵᱷᱤᱰᱤᱭᱳ ᱨᱮᱵᱚᱱ ᱧᱮᱞᱟ ᱜᱮᱞ ᱜᱚᱴᱟᱝ ᱠᱩᱠᱞᱤ ᱥᱟᱶᱛᱮ ᱚᱱᱟ ᱠᱚᱨᱮᱱᱟᱜ ᱞᱟᱹᱱᱟᱹᱭ ᱠᱚ ᱟᱨ ᱱᱚᱣᱟ ᱵᱷᱤᱰᱤᱭᱳ ᱧᱮᱞ ᱠᱟᱛᱮ ᱠᱩᱥᱤ ᱵᱚᱱ ᱵᱩᱡᱷᱟᱹᱣ ᱠᱷᱟᱱ ᱢᱤᱫᱴᱟᱝ ᱞᱟᱭᱤᱠ ᱛᱟᱵᱚᱱ ᱯᱮ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱵᱚᱱ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱟᱱᱴᱟ ᱵᱚᱴᱚᱱ ᱡᱚᱴᱮᱫ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱵᱚᱱ ᱮᱛᱚᱦᱚᱵ ᱞᱮᱜᱮ ᱛᱮᱦᱮᱧᱟᱜ ᱯᱩᱭᱞᱩ ᱠᱩᱠᱞᱤ ᱦᱚᱲ ᱥᱮᱨᱮᱧ ᱫᱚ ᱚᱠᱟ ᱵᱚᱱ ᱢᱮᱛᱟᱜ ᱠᱟᱱᱟ ᱦᱚᱲ ᱥᱮᱨᱮᱧ ᱫᱚ ᱚᱠᱟ ᱵᱚᱱ ᱢᱮᱛᱟᱜ ᱠᱟᱱᱟ ᱞᱟᱹᱱᱟᱹᱭ ᱥᱮᱫᱟᱭ ᱥᱟᱱᱛᱟᱲ ᱥᱟᱶᱛᱟ ᱨᱤᱱ ᱟᱹᱜᱤᱞ ᱦᱟᱯᱲᱟᱢ ᱠᱚ ᱥᱟᱶᱛᱟ ᱨᱤᱱ ᱢᱟᱹᱱᱢᱤ ᱠᱚ ᱛᱟᱞᱟ ᱨᱮ ᱠᱟᱛᱷᱟ ᱯᱟᱥᱱᱟᱣ, ᱥᱤᱠᱷᱱᱟᱹᱛ ᱮᱢ ᱟᱨ ᱥᱩᱠ ᱫᱩᱠ ᱦᱟᱹᱴᱤᱧ, ᱨᱟᱹᱥᱠᱟᱹ ᱨᱚᱢᱚᱡᱽ ᱛᱮ ᱛᱟᱦᱮᱸᱱ ᱞᱟᱹᱜᱤᱫ ᱟᱭᱢᱟ ᱞᱮᱠᱟᱱ ᱥᱮᱨᱮᱧ ᱠᱚ ᱜᱟᱵᱟᱱ ᱞᱮᱫᱼᱟ᱾ ᱡᱟᱦᱟᱸ ᱥᱮᱨᱮᱧ ᱠᱚᱫᱚ ᱟᱹᱰᱤ ᱯᱟᱹᱦᱤᱞ ᱠᱷᱚᱱ ᱯᱤᱲᱦᱤ ᱪᱮᱛᱟᱱ ᱯᱤᱲᱦᱤ ᱢᱟᱹᱱᱢᱤᱭᱟᱜ ᱢᱚᱪᱟ ᱢᱚᱪᱟ ᱛᱮ ᱦᱮᱡ ᱦᱤᱡᱩᱜ ᱠᱟᱱᱟ, ᱚᱱᱠᱟᱱ ᱥᱮᱨᱮᱧ ᱜᱮ ᱦᱚᱲ ᱥᱮᱨᱮᱧ ᱵᱚ ᱢᱮᱛᱟᱜ ᱠᱟᱱᱟ᱾ ᱫᱚᱥᱟᱨ ᱠᱩᱠᱞᱤ ᱫᱟᱥᱟᱭ ᱫᱚ ᱪᱮᱫ ᱠᱟᱱᱟ ᱫᱟᱥᱟᱭ ᱫᱚ ᱪᱮᱫ ᱠᱟᱱᱟ ᱞᱟᱹᱱᱟᱹᱭ ᱫᱟᱥᱟᱭ ᱫᱚ ᱥᱟᱱᱛᱟᱲ ᱦᱚᱲ ᱦᱚᱯᱚᱱᱟᱜ ᱢᱤᱫ ᱫᱩᱠ ᱟᱨ ᱥᱩᱠ ᱨᱮᱭᱟᱜ ᱯᱟᱨᱟᱵᱽ ᱠᱟᱱᱟ ᱫᱟᱥᱟᱭ ᱫᱚ ᱟᱨᱦᱚᱸ ᱢᱤᱫ ᱪᱟᱸᱫᱚ ᱨᱮᱭᱟᱜ ᱧᱩᱛᱩᱢ ᱦᱚᱸ ᱠᱟᱱᱟ ᱱᱚᱣᱟ ᱫᱚ ᱵᱷᱟᱫᱚᱨ ᱪᱟᱸᱫᱚ ᱛᱟᱭᱚᱢ ᱥᱮᱴᱮᱨᱚᱜᱼᱟ ᱛᱮᱥᱟᱨ ᱠᱩᱠᱞᱤ ᱵᱮᱲᱟ ᱨᱟᱠᱟᱵ ᱥᱮᱫ ᱥᱟᱢᱟᱝ ᱠᱟᱛᱮ ᱵᱚᱸᱜᱟᱭᱟᱠᱚ ᱪᱮᱫᱟᱜ ᱵᱮᱲᱟ ᱨᱟᱠᱟᱵ ᱥᱮᱫ ᱥᱟᱢᱟᱝ ᱠᱟᱛᱮ ᱵᱚᱸᱜᱟᱭᱟᱠᱚ ᱪᱮᱫᱟᱜ ᱞᱟᱹᱱᱟᱹᱭ ᱥᱟᱨᱱᱟ ᱫᱷᱚᱨᱚᱢ ᱨᱤᱱ ᱦᱚᱲ ᱫᱚ ᱫᱷᱤᱨᱤ ᱫᱟᱨᱮ ᱟᱨ ᱫᱟᱜ ᱮᱢᱟᱱ ᱥᱟᱶᱛᱮ ᱥᱤᱧ ᱪᱟᱸᱫᱚ ᱧᱤᱫᱟᱹ ᱪᱟᱸᱫᱚ ᱫᱚ ᱯᱩᱨᱩᱵ ᱱᱟᱠᱷᱟ ᱨᱮᱠᱤᱱ ᱨᱟᱠᱟᱵ ᱠᱟᱱᱟ ᱚᱱᱟᱛᱮ ᱵᱮᱲᱟ ᱨᱟᱠᱟᱵ ᱥᱮᱫ ᱥᱟᱢᱟᱝ ᱠᱟᱛᱮ ᱵᱚᱸᱜᱟᱭᱟᱠᱚ ᱯᱩᱱᱟᱜ ᱠᱩᱠᱞᱤ ᱮᱢᱵᱩᱞᱮᱱᱥ ᱨᱮ ᱩᱞᱴᱟᱹ ᱛᱮ ᱚᱞ ᱠᱚᱜᱼᱟ ᱪᱮᱫᱟᱜ ᱮᱢᱵᱩᱞᱮᱱᱥ ᱨᱮ ᱩᱞᱴᱟᱹ ᱛᱮ ᱚᱞ ᱠᱚᱜᱼᱟ ᱪᱮᱫᱟᱜ ᱞᱟᱹᱱᱟᱹᱭ ᱢᱟᱲᱟᱝ ᱨᱮ ᱛᱟᱦᱮᱱ ᱜᱟᱹᱰᱤ ᱰᱨᱟᱭᱵᱷᱟᱨ ᱠᱚ ᱟᱠᱚᱣᱟᱜ ᱟᱹᱨᱥᱤ ᱛᱮ ᱚᱱᱟ ᱫᱚᱠᱚ ᱯᱟᱲᱦᱟᱣ ᱫᱟᱲᱮᱭᱟᱜᱼᱟ ᱟᱨ ᱮᱢᱵᱩᱞᱮᱱᱥ ᱞᱟᱹᱜᱤᱫ ᱦᱚᱨ ᱠᱚ ᱟᱲᱟᱜᱟ ᱚᱱᱟᱛᱮ ᱮᱢᱵᱩᱞᱮᱱᱥ ᱨᱮ ᱩᱞᱴᱟᱹ ᱛᱮ ᱚᱞ ᱛᱟᱦᱮᱱᱟ ᱢᱚᱬᱮᱭᱟᱜ ᱠᱩᱠᱞᱤ ᱫᱟᱸᱥᱟᱭ ᱫᱚ ᱞᱟᱦᱟᱛᱮ ᱚᱠᱚᱭᱮ ᱮᱛᱚᱦᱚᱵ ᱞᱮᱫᱟ ᱫᱟᱸᱥᱟᱭ ᱫᱚ ᱞᱟᱦᱟᱛᱮ ᱚᱠᱚᱭᱮ ᱮᱛᱚᱦᱚᱵ ᱞᱮᱫᱟ ᱞᱟᱹᱱᱟᱹᱭ ᱫᱟᱸᱥᱟᱭ ᱫᱚ ᱞᱟᱦᱟᱛᱮ ᱠᱟᱢᱨᱩ ᱜᱩᱨᱩᱭ ᱮᱛᱚᱦᱚᱵ ᱞᱮᱫᱟ ᱛᱩᱨᱩᱭᱟᱜ ᱠᱩᱠᱞᱤ ᱠᱟᱢᱨᱩ ᱜᱩᱨᱩ ᱟᱭᱳ ᱵᱟᱵᱟ ᱧᱩᱛᱩᱢ ᱫᱚ ᱪᱮᱫ ᱛᱟᱦᱮᱸ ᱠᱟᱱᱟ ᱠᱟᱢᱨᱩ ᱜᱩᱨᱩ ᱟᱭᱳᱼᱵᱟᱵᱟ ᱧᱩᱛᱩᱢ ᱫᱚ ᱪᱮᱫ ᱛᱟᱦᱮᱸ ᱠᱟᱱᱟ ᱞᱟᱹᱱᱟᱹᱭ ᱠᱟᱢᱨᱩ ᱜᱩᱨᱩ ᱟᱭᱳ ᱧᱩᱛᱩᱢ ᱫᱚ ᱥᱟᱠᱨᱚ ᱥᱚᱨᱮᱱ ᱟᱨ ᱵᱟᱵᱟ ᱧᱩᱛᱩᱢ ᱫᱚ ᱵᱩᱥᱱᱩ ᱢᱩᱨᱢᱩ ᱮᱭᱟᱭ ᱨᱮᱱᱟᱜ ᱠᱩᱠᱞᱤ ᱫᱟᱸᱥᱟᱭ ᱫᱟᱬᱟᱱ ᱠᱚᱲᱟ ᱠᱚ ᱛᱩᱨᱥᱤ ᱯᱤᱸᱰᱟᱹ ᱨᱮᱫᱚ ᱥᱩᱱᱩᱢ ᱥᱤᱸᱫᱩᱨ ᱪᱮᱫᱟᱜ ᱠᱚ ᱟᱬᱜᱚᱭᱟ ᱫᱟᱥᱟᱭ ᱫᱟᱲᱟᱱ ᱠᱚᱲᱟ ᱠᱚ ᱛᱩᱨᱥᱤ ᱯᱤᱸᱰᱟᱹ ᱨᱮᱫᱚ ᱥᱩᱱᱩᱢ ᱥᱤᱸᱫᱩᱨ ᱪᱮᱫᱟᱜ ᱠᱚ ᱟᱬᱜᱚᱭᱟ? ᱞᱟᱹᱱᱟᱹᱭ, ᱠᱟᱢᱨᱩ ᱜᱩᱨᱩ ᱫᱚ ᱛᱩᱨᱥᱤ ᱫᱟᱨᱮ ᱵᱩᱴᱟᱹ ᱨᱮᱜᱮ ᱡᱟᱱᱟᱢ ᱞᱮᱱᱟᱭ᱾ ᱜᱩᱨᱩ ᱠᱚ ᱩᱭᱦᱟᱹᱨ ᱫᱤᱥᱟᱹ ᱞᱟᱹᱜᱤᱫ ᱜᱮ ᱛᱩᱨᱥᱤ ᱯᱤᱸᱰᱟᱹ ᱨᱮᱠᱚ ᱵᱚᱸᱜᱟ ᱵᱩᱨᱩᱭᱟ᱾ ᱞᱟᱦᱟ ᱛᱮᱫᱚ ᱛᱩᱨᱥᱤ ᱫᱟᱨᱮ ᱫᱚ ᱞᱟᱹᱴᱩ ᱜᱮ ᱛᱟᱦᱮᱸ ᱠᱟᱱᱟ᱾ ᱤᱨᱟᱹᱞ ᱨᱮᱱᱟᱜ ᱠᱩᱠᱞᱤ ᱫᱟᱸᱥᱟᱭ ᱮᱱᱮᱡ ᱠᱚᱲᱟ ᱠᱚ ᱢᱤᱫ ᱚᱲᱟᱜ ᱨᱮ ᱛᱤᱱ ᱫᱷᱟᱹᱣ ᱠᱚ ᱮᱱᱮᱡ ᱟᱹᱪᱩᱨᱟ ᱫᱟᱸᱥᱟᱭ ᱮᱱᱮᱡ ᱠᱚᱲᱟ ᱠᱚ ᱢᱤᱫ ᱚᱲᱟᱜ ᱨᱮ ᱛᱤᱱ ᱫᱷᱟᱹᱣ ᱠᱚ ᱮᱱᱮᱡ ᱟᱹᱪᱩᱨᱟ ᱞᱟᱹᱱᱟᱹᱭ ᱫᱟᱸᱥᱟᱭ ᱮᱱᱮᱡ ᱠᱚᱲᱟ ᱠᱚ ᱢᱤᱫ ᱚᱲᱟᱜ ᱨᱮᱫᱚ ᱢᱚᱬᱮ ᱫᱷᱟᱹᱣ ᱠᱚ ᱮᱱᱮᱡ ᱟᱹᱪᱩᱨᱟ ᱟᱨᱮ ᱨᱮᱱᱟᱜ ᱠᱩᱠᱞᱤ ᱫᱟᱥᱟᱭ ᱫᱚ ᱚᱠᱟ ᱡᱚᱦᱚᱜ ᱵᱚᱱ ᱫᱟᱬᱟᱱᱟ ᱫᱟᱥᱟᱭ ᱫᱚ ᱚᱠᱟ ᱡᱚᱦᱚᱜ ᱵᱚᱱ ᱫᱟᱬᱟᱱᱟ ᱞᱟᱹᱱᱟᱹᱭ ᱫᱟᱥᱟᱭ ᱫᱚ ᱫᱟᱥᱟᱭ ᱵᱚᱸᱜᱟ ᱢᱩᱞᱩᱜ ᱢᱚᱬᱮ ᱢᱟᱦᱟ ᱠᱷᱚᱱ ᱢᱚᱬᱮ ᱢᱟᱦᱟ ᱫᱷᱟᱹᱵᱤᱡ ᱵᱚᱱ ᱫᱟᱬᱟᱱᱟ ᱜᱮᱞ ᱨᱮᱱᱟᱜ ᱠᱩᱠᱞᱤ ᱥᱮ ᱛᱮᱦᱮᱧᱟᱜ ᱢᱩᱪᱟᱹᱫ ᱠᱩᱠᱞᱤ ᱫᱟᱥᱟᱭ ᱫᱚ ᱚᱠᱟ ᱞᱮᱠᱟᱱ ᱯᱟᱨᱟᱵᱽ ᱠᱟᱱᱟ ᱫᱟᱥᱟᱭ ᱫᱚ ᱚᱠᱟ ᱞᱮᱠᱟᱱ ᱯᱟᱨᱟᱵᱽ ᱠᱟᱱᱟ ᱞᱟᱹᱱᱟᱹᱭ, ᱫᱟᱥᱟᱸᱭ ᱫᱚ ᱫᱷᱚᱨᱚᱢ ᱥᱚᱱᱫᱮᱥ ᱠᱟᱱᱟ᱾ ᱟᱭᱱᱚ ᱟᱨ ᱠᱟᱡᱚᱞ ᱩᱭᱦᱟᱹᱨ ᱫᱤᱥᱟᱹ ᱯᱟᱨᱟᱵᱽ ᱦᱚᱸ ᱠᱟᱱᱟ᱾